ᱯᱷᱟᱭᱱᱟᱞᱤ ᱛᱮᱦᱮᱧ ᱯᱚᱸᱪᱤᱥᱮ ᱰᱤᱥᱮᱢᱵᱚᱨ ᱫᱩ ᱦᱟᱡᱟᱨ ᱯᱚᱸᱪᱤᱥ ᱟᱨ ᱦᱮᱡ ᱦᱩᱭ ᱠᱟᱱᱟ ᱢᱤᱫᱴᱟᱝ ᱯᱮᱲᱟ ᱚᱲᱟᱜ ᱜᱮ ᱟᱯᱱᱟᱨ ᱨᱮᱱ ᱜᱷᱟᱨᱚᱸᱡᱽ ᱨᱮᱱᱟᱜ ᱜᱮ ᱢᱤᱫᱴᱟᱝ ᱯᱮᱲᱟ ᱚᱲᱟᱜ ᱛᱚ ᱱᱚᱣᱟ ᱡᱟᱭᱜᱟ ᱨᱮ ᱚᱸᱰᱮ ᱯᱮ ᱧᱮᱞ ᱫᱟᱲᱮᱭᱟᱜ ᱠᱟᱱᱟ ᱟᱹᱰᱤ ᱪᱮᱫ ᱞᱮᱠᱟ ᱠᱚ ᱥᱟᱡᱟᱣ ᱠᱟᱫᱟ ᱛᱚ ᱤᱧᱤᱧ ᱜᱚᱲᱚ ᱟᱫ ᱠᱚᱣᱟ ᱥᱟᱡᱟᱣ ᱫᱚ ᱛᱚ ᱱᱚᱣᱟ ᱫᱚ ᱦᱩᱭᱩᱜ ᱠᱟᱱᱟ ᱤᱥᱟᱹᱭ ᱠᱚᱢᱤᱭᱩᱱᱤᱴᱤ ᱦᱚᱲᱟᱜ ᱡᱟᱦᱟᱸ ᱨᱮᱫᱚ ᱥᱟᱱᱛᱟᱲ ᱠᱷᱚᱱᱟᱜ ᱠᱚᱱᱵᱷᱟᱨᱴ ᱠᱟᱱᱟ ᱠᱚ ᱤᱥᱟᱹᱭ ᱛᱮ ᱢᱟᱱᱮ ᱤᱥᱟᱹᱭ ᱫᱷᱚᱨᱚᱢ ᱨᱮᱠᱚ ᱪᱟᱞᱟᱣ ᱠᱟᱱᱟ ᱮᱱᱛᱮ ᱢᱚᱱᱳᱵᱷᱟᱵᱽ ᱠᱚᱫᱚ ᱡᱷᱚᱛᱚᱢ ᱜᱮ ᱥᱟᱱᱛᱟᱲ ᱮ ᱴᱩ ᱡᱮᱰ ᱡᱷᱚᱛᱚᱢ ᱜᱮ ᱥᱟᱱᱛᱟᱲᱟᱜ ᱛᱚ ᱤᱧ ᱥᱟᱱᱛᱟᱲ ᱦᱚᱯᱚᱱ ᱦᱩᱭ ᱠᱟᱛᱮ ᱱᱚᱣᱟ ᱡᱟᱭᱜᱟ ᱨᱮ ᱤᱥᱟᱹᱭ ᱥᱟᱞᱟᱜ ᱫᱚ ᱢᱚᱛ ᱵᱤᱨᱳᱫᱷ ᱫᱚ ᱵᱟᱝ ᱨᱮᱦᱚᱸ ᱮᱱᱛᱮ ᱵᱤᱨᱳᱫᱷ ᱫᱚ ᱵᱟᱹᱱᱩᱜ ᱟᱱᱟ ᱥᱮ ᱠᱷᱟᱨᱟᱯ ᱢᱚᱱᱳᱵᱷᱟᱵᱽ ᱥᱮ ᱵᱟᱹᱲᱤᱡ ᱢᱚᱱᱳᱵᱷᱟᱵᱽ ᱫᱚ ᱵᱟᱹᱱᱩᱜ ᱟᱱ ᱛᱤᱧᱟᱹ ᱪᱮᱫᱟᱜ ᱥᱮ ᱫᱷᱚᱨᱚᱢ ᱫᱚ ᱟᱯᱟᱱ ᱟᱹᱯᱤᱱᱟᱜ ᱡᱟᱭᱜᱟ ᱨᱮᱠᱚ ᱞᱟᱹᱭᱫᱟ ᱛᱚ ᱥᱟᱱᱟᱢ ᱦᱚᱲ ᱜᱮ ᱛᱚᱵᱮ ᱟᱵᱚ ᱢᱚᱫᱽᱫᱷᱮ ᱨᱮ ᱢᱤᱫᱴᱟᱝ ᱠᱚᱢᱤᱱᱤᱠᱮᱥᱚᱱ ᱱᱚᱜᱼᱚ ᱱᱚᱝᱠᱟ ᱢᱤᱥᱠᱚᱢᱤᱱᱤᱠᱮᱥᱚᱱ ᱛᱮᱭᱟᱨᱚᱜ ᱠᱟᱱᱟ ᱡᱮ ᱥᱟᱱᱛᱟᱲ ᱠᱷᱤᱥᱴᱟᱱ ᱢᱟᱱᱮ ᱩᱱᱤ ᱫᱚ ᱯᱩᱨᱟᱹ ᱮᱴᱟᱜ ᱤᱭᱟᱹ ᱨᱮ ᱪᱟᱞᱟᱣ ᱮᱱᱟᱭ ᱡᱟᱹᱛ ᱨᱮ ᱪᱟᱞᱟᱣ ᱮᱱᱟᱭ ᱛᱚ ᱡᱟᱹᱛ ᱟᱞᱴᱤᱢᱮᱴ ᱡᱟᱹᱛ ᱫᱚ ᱵᱟᱝ ᱠᱚ ᱯᱚᱨᱤᱵᱚᱨᱛᱚᱱ ᱫᱟᱲᱮᱭᱟᱜ ᱠᱟᱱᱟ ᱵᱟᱝ ᱠᱚ ᱯᱟᱞᱴᱟᱣ ᱫᱟᱲᱮᱭᱟᱜ ᱠᱟᱱᱟ ᱟᱨ ᱡᱟᱦᱟᱱ ᱠᱤᱪᱷᱩ ᱫᱚ ᱵᱟᱝ ᱠᱚ ᱯᱚᱨᱤᱵᱚᱨᱛᱚᱱ ᱫᱟᱲᱮᱭᱟᱜ ᱠᱟᱱᱟ ᱪᱮᱫ ᱜᱮ ᱵᱟᱝ ᱠᱚ ᱯᱚᱨᱤᱵᱚᱨᱛᱚᱱ ᱫᱟᱲᱮᱭᱟᱜ ᱠᱟᱱᱟ ᱠᱷᱟᱹᱞᱤ ᱚᱲᱟᱜ ᱨᱮ ᱦᱚᱸᱜᱼᱚ ᱱᱚᱝᱠᱟᱱᱟᱜ ᱡᱮᱢᱚᱱ ᱦᱚᱸᱜᱼᱚ ᱱᱚᱝᱠᱟᱱᱟᱜ ᱡᱤᱱᱤᱥ ᱠᱚ ᱟᱹᱜᱩᱭᱮᱫᱟ ᱟᱨ ᱥᱟᱱᱛᱟᱲ ᱢᱚᱫᱽᱫᱷᱮ ᱨᱮᱫᱚ ᱟᱢᱫᱟ ᱢᱟᱱᱮ ᱥᱟᱹᱨᱤ ᱥᱟᱱᱛᱟᱲ ᱥᱟᱶᱛᱟ ᱢᱚᱫᱽᱫᱷᱮ ᱨᱮᱦᱚᱸ ᱟᱹᱰᱤ ᱟᱢᱫᱟ ᱡᱟᱭᱜᱟ ᱨᱮ ᱱᱚᱝᱠᱟ ᱪᱤᱠᱟᱹᱜ ᱠᱟᱱᱟ ᱫᱩᱨᱜᱟᱹ ᱯᱩᱡᱟᱹᱭ ᱫᱟᱠᱚ ᱥᱚᱨᱚᱥᱚᱛᱤ ᱯᱩᱡᱟᱹᱭ ᱫᱟᱠᱚ ᱠᱟᱹᱞᱤ ᱯᱩᱡᱟᱹᱭ ᱫᱟᱠᱚ ᱛᱚ ᱟᱭᱢᱟ ᱟᱭᱢᱟ ᱴᱚᱴᱷᱟ ᱨᱮ ᱟᱭᱢᱟ ᱟᱭᱢᱟ ᱡᱟᱭᱜᱟ ᱨᱮ ᱱᱚᱝᱠᱟ ᱠᱚᱱᱵᱷᱟᱨᱴᱚᱜ ᱠᱟᱱᱟ ᱵᱚᱱ ᱠᱚᱱᱵᱷᱟᱨᱴ ᱫᱚ ᱵᱟᱝ ᱢᱟᱱᱮ ᱮᱴᱟᱜ ᱦᱚᱲᱟᱜ ᱵᱚᱱ ᱮᱴᱟᱜ ᱦᱚᱲᱟᱜ ᱟᱹᱨᱤᱪᱟᱹᱞᱤ ᱵᱚᱱ ᱫᱷᱟᱨ ᱮᱫᱟ ᱮᱴᱟᱜ ᱦᱚᱲᱟᱜ ᱟᱹᱨᱤᱪᱟᱹᱞᱤ ᱵᱚᱱ ᱫᱷᱟᱨ ᱮᱫᱟ ᱢᱟᱱᱮ ᱟᱯᱱᱟᱨᱟᱜ ᱡᱚᱛᱚᱢ ᱠᱤᱪᱷᱩ ᱫᱚᱦᱚ ᱠᱟᱛᱮ ᱛᱟᱦᱮᱸ ᱠᱟᱛᱮ ᱥᱮ ᱥᱟᱨᱥᱟᱣ ᱠᱟᱛᱮ ᱨᱮᱦᱚᱸ ᱮᱴᱟᱜ ᱦᱚᱲᱟᱜ ᱵᱚᱱ ᱟᱯᱱᱟᱨ ᱮᱫᱟ ᱠᱤᱪᱷᱩ ᱡᱤᱱᱤᱥ ᱮᱴᱟᱜ ᱦᱚᱲᱟᱜ ᱡᱤᱱᱤᱥ ᱵᱚᱱ ᱟᱯᱱᱟᱨ ᱮᱫᱟ ᱟᱯᱱᱟᱨᱟᱜ ᱵᱮᱠᱛᱤᱜᱚᱛᱚ ᱥᱟᱨᱛᱷᱚ ᱯᱩᱨᱟᱹᱣ ᱞᱟᱹᱜᱤᱫ ᱛᱮ ᱛᱚ ᱚᱱᱠᱟᱜᱮ ᱠᱤᱪᱷᱩ ᱦᱚᱲ ᱦᱚᱸ ᱵᱮᱠᱛᱤᱜᱚᱛᱚ ᱥᱟᱨᱛᱷᱚ ᱯᱩᱨᱚᱱ ᱞᱟᱹᱜᱤᱫ ᱛᱮ ᱥᱮ ᱥᱳᱥᱟᱞ ᱢᱤᱫᱴᱟᱝ ᱥᱟᱨᱛᱷᱚ ᱯᱩᱨᱚᱱ ᱞᱟᱹᱜᱤᱫ ᱛᱮ ᱵᱟ ᱠᱤᱪᱷᱩ ᱦᱚᱲᱟᱜ ᱜᱟᱞᱢᱟᱨᱟᱣ ᱛᱮ ᱠᱤᱪᱷᱩ ᱦᱚᱲᱟᱜ ᱩᱫᱽᱫᱳᱜᱽ ᱛᱮ ᱦᱚᱸᱜᱼᱚ ᱱᱚᱝᱠᱟ ᱠᱤᱱᱛᱩ ᱥᱟᱱᱛᱟᱲ ᱫᱚ ᱢᱤᱫ ᱫᱷᱟᱨᱮ ᱛᱮ ᱢᱤᱫ ᱯᱟᱦᱴᱟ ᱥᱮᱫ ᱠᱷᱚᱱᱟᱜ ᱠᱤᱱᱛᱩ ᱟᱫ ᱪᱟᱵᱟᱜ ᱠᱟᱱᱟ ᱵᱚᱱ ᱥᱟᱱᱛᱟᱲᱟᱜ ᱥᱟᱱᱟᱢᱟᱜ ᱜᱮᱵᱚᱱ ᱟᱫ ᱪᱟᱵᱟᱭᱮᱫᱟ ᱛᱚ ᱱᱚᱜᱼᱚ ᱱᱚᱝᱠᱟᱱ ᱦᱚᱲ ᱫᱚ ᱫᱷᱚᱨᱚ ᱫᱷᱚᱨᱚ ᱠᱟᱜ ᱵᱤᱱ ᱱᱩᱠᱩ ᱡᱟᱦᱟᱸᱭ ᱚᱲᱟᱜ ᱠᱟᱱᱟ ᱠᱚ ᱟᱞᱮ ᱨᱮᱱ ᱯᱮᱲᱟ ᱦᱚᱲᱟᱜ ᱛᱚ ᱱᱩᱠᱩ ᱟᱥᱛᱮ ᱟᱥᱛᱮ ᱛᱮ ᱥᱟᱱᱛᱟᱲᱟᱜ ᱡᱚᱛᱚᱱᱟᱜ ᱜᱮᱠᱚ ᱥᱟᱵ ᱫᱚᱦᱚ ᱠᱟᱫᱟ ᱮᱱ ᱨᱮᱦᱚᱸ ᱤᱥᱟᱹᱭᱟᱜ ᱫᱚ ᱥᱯᱮᱥᱟᱞ ᱵᱷᱟᱵᱽ ᱛᱮᱠᱚ ᱯᱟᱞᱚᱱ ᱜᱮᱭᱟ ᱥᱯᱮᱥᱟᱞ ᱵᱷᱟᱵᱽ ᱛᱮᱠᱚ ᱯᱟᱞᱚᱱ ᱜᱮᱭᱟ ᱛᱚ ᱡᱟᱭᱦᱳᱠ ᱱᱩᱠᱩ ᱵᱷᱤᱛᱨᱤ ᱨᱮᱯᱮ ᱧᱮᱞ ᱧᱟᱢᱮᱫ ᱠᱚᱣᱟ ᱪᱤᱞᱤ ᱠᱚ ᱢᱮᱱᱟᱜ ᱠᱚᱣᱟ ᱦᱟᱸᱜ ᱦᱟᱸᱜ ᱡᱟᱭᱦᱳᱠ ᱤᱧ ᱫᱚ ᱵᱟᱹᱧ ᱵᱟᱰᱟᱭᱟ ᱮᱱᱛᱮ ᱜᱚᱲᱚ ᱫᱚᱧ ᱜᱚᱲᱚᱣᱟᱜ ᱠᱚᱜᱮᱭᱟ ᱦᱚᱸᱜᱼᱚᱭ ᱢᱤᱫᱴᱟᱝ ᱥᱴᱟᱨ ᱞᱟᱜᱟᱣ ᱢᱮᱱᱟᱜᱼᱟ ᱛᱚ ᱟᱹᱰᱤ ᱠᱩᱥᱤ ᱫᱚ ᱵᱟᱝ ᱠᱷᱩᱥᱤ ᱫᱚ ᱵᱟᱝ ᱛᱚ ᱦᱚᱲ ᱠᱚ ᱨᱟᱹᱥᱠᱟᱹᱜ ᱠᱟᱱᱟ ᱠᱟᱹᱴᱤᱡ ᱤᱧ ᱜᱚᱲᱚᱣᱟᱫ ᱠᱚᱣᱟ ᱚᱱᱟᱜᱮ ᱟᱨ ᱟᱯᱱᱟᱨ ᱫᱚ ᱟᱯᱱᱟᱨᱟᱜ ᱡᱟᱭᱜᱟ ᱨᱮᱵᱚᱱ ᱨᱟᱹᱥᱠᱟᱹᱜᱼᱟ ᱛᱚ ᱡᱟᱦᱟᱸᱭ ᱠᱚ ᱤᱥᱟᱹᱭ ᱠᱟᱱᱟ ᱥᱮ ᱡᱟᱦᱟᱸᱭ ᱠᱚ ᱪᱷᱟᱹᱛᱤᱠ ᱡᱟᱹᱛ ᱨᱮᱠᱚ ᱪᱟᱞᱟᱣ ᱠᱟᱱᱟ ᱩᱱᱠᱩ ᱫᱚ ᱟᱠᱚᱣᱟᱜ ᱡᱟᱭᱜᱟ ᱨᱮ ᱵᱷᱟᱹᱜᱤ ᱢᱮᱱᱟᱜ ᱠᱚᱣᱟ ᱵᱮᱥ ᱢᱮᱱᱟᱜ ᱠᱚᱣᱟ ᱵᱷᱟᱹᱜᱤ ᱛᱟᱦᱮᱸ ᱞᱮᱱᱠᱷᱟᱱ ᱜᱮ ᱵᱷᱟᱹᱜᱤ ᱛᱚᱵᱮ ᱟᱯᱱᱟᱨ ᱡᱟᱹᱛ ᱨᱮᱱ ᱦᱚᱲ ᱫᱚ ᱡᱟᱹᱛ ᱞᱮᱠᱟᱱ ᱦᱚᱲ ᱜᱮᱵᱚᱱ ᱧᱮᱞ ᱠᱚᱢᱟ ᱟᱨ ᱡᱟᱦᱟᱸᱭ ᱠᱚᱵᱚᱱ ᱥᱟᱱᱛᱟᱲ ᱠᱷᱚᱱᱟᱜ ᱮᱴᱟᱜ ᱫᱷᱚᱨᱚᱢ ᱠᱚᱵᱚᱱ ᱦᱟᱛᱟᱣ ᱮᱫᱟ ᱥᱮ ᱡᱟᱦᱟᱱᱟᱜ ᱜᱮ ᱦᱩᱭᱩᱜ ᱤᱧᱟᱹᱜ ᱦᱮᱞᱛᱷ ᱥᱮᱫ ᱠᱟᱛᱮ ᱦᱳᱠ ᱥᱮ ᱯᱷᱤᱱᱟᱱᱥᱤᱭᱟᱞ ᱥᱮᱫ ᱠᱟᱛᱮ ᱦᱳᱠ ᱥᱮ ᱯᱚᱞᱤᱴᱤᱠᱮᱞᱤ ᱦᱳᱠ ᱥᱮ ᱢᱤᱫᱴᱟᱝ ᱡᱟᱹᱛᱤᱭᱟᱹᱨᱤ ᱢᱤᱫᱴᱟᱝ ᱦᱩᱭ ᱦᱚᱪᱚᱱᱤᱡ ᱡᱟᱦᱟᱸ ᱞᱮᱠᱟ ᱜᱮ ᱡᱟᱦᱟᱱᱟᱜ ᱢᱤᱫᱴᱟᱝ ᱯᱨᱚᱞᱳᱵᱷᱚᱱ ᱛᱮᱜᱮ ᱥᱮ ᱡᱟᱦᱟᱱᱟᱜ ᱢᱤᱫᱴᱟᱝ ᱞᱚᱵᱷ ᱞᱟᱞᱚᱪ ᱛᱮᱜᱮ ᱢᱳᱴᱟᱢᱩᱴᱤ ᱱᱚᱣᱟ ᱡᱟᱭᱜᱟ ᱨᱮᱵᱚᱱ ᱦᱤᱡᱩᱜ ᱠᱟᱱᱟ ᱟᱯᱱᱟᱨᱟᱜ ᱫᱚ ᱵᱟᱝ ᱵᱚᱱ ᱟᱯᱱᱟᱨ ᱫᱟᱲᱮᱭᱟᱜ ᱠᱟᱱᱟ ᱟᱨ ᱪᱷᱟᱹᱛᱤᱠᱟᱜ ᱜᱮᱵᱚᱱ ᱟᱯᱱᱟᱨ ᱮᱫᱟ ᱛᱚ ᱮᱱᱠᱷᱟᱱ ᱪᱷᱟᱹᱛᱤᱠᱟᱜ ᱫᱚ ᱵᱮᱥᱤ ᱫᱚ ᱵᱟᱵᱚᱱ ᱟᱯᱱᱟᱨ ᱢᱟ ᱟᱯᱱᱟᱨᱟᱜ ᱜᱮᱵᱚᱱ ᱟᱯᱱᱟᱨ ᱯᱳᱭᱞᱳᱭ ᱢᱟ ᱛᱟᱨᱯᱚᱨᱮ ᱮᱱᱛᱮ ᱪᱷᱟᱹᱛᱤᱠᱟᱜ ᱫᱚ ᱟᱵᱚ ᱵᱚᱱ ᱥᱩᱨ ᱫᱟᱲᱮᱭᱟᱜᱼᱟ ᱪᱮᱫᱟᱜ ᱵᱟᱵᱚᱱ ᱥᱩᱨᱩᱜᱼᱟ ᱪᱮᱫᱟᱜ ᱵᱷᱟᱨᱚᱛ ᱨᱮᱫᱚ ᱟᱭᱢᱟ ᱡᱟᱹᱛ ᱢᱮᱱᱟᱜ ᱠᱚᱣᱟ ᱟᱭᱢᱟ ᱫᱷᱚᱨᱚᱢ ᱨᱮᱱ ᱦᱚᱲ ᱢᱮᱱᱟᱜ ᱠᱚᱣᱟ ᱦᱮᱸ ᱥᱮ ᱵᱟᱝ ᱥᱟᱱᱟᱢ ᱥᱟᱞᱟᱜ ᱜᱮ ᱡᱚᱛᱚᱢ ᱦᱚᱲ ᱥᱟᱞᱟᱜ ᱜᱮ ᱟᱵᱚ ᱛᱟᱦᱮᱱ ᱦᱩᱭᱩᱜ ᱛᱟᱵᱚᱱᱟ ᱛᱚ ᱤᱧ ᱥᱟᱹᱨᱤ ᱥᱟᱱᱛᱟᱲ ᱦᱩᱭ ᱠᱟᱛᱮᱫ ᱥᱟᱱᱛᱟᱲ ᱦᱚᱯᱚᱱ ᱦᱩᱭ ᱠᱟᱛᱮᱫ ᱥᱮ ᱢᱟᱹᱡᱷᱤ ᱦᱚᱯᱚᱱ ᱦᱩᱭ ᱠᱟᱛᱮᱫ ᱛᱚ ᱠᱤᱪᱷᱩ ᱠᱚᱨᱟᱣ ᱵᱟᱹᱱᱩᱜᱼᱟ ᱡᱮ ᱱᱚᱜᱼᱚ ᱱᱚᱝᱠᱟᱱ ᱢᱤᱫᱴᱟᱝ ᱯᱮᱲᱟ ᱦᱚᱲ ᱫᱚ ᱪᱮᱫ ᱞᱮᱠᱟ ᱵᱚᱱ ᱞᱟᱹᱭ ᱟᱠᱚᱣᱟ ᱥᱮ ᱴᱟᱴᱠᱟ ᱜᱮᱵᱚᱱ ᱢᱮᱛᱟ ᱠᱚᱣᱟ ᱵᱟᱝ ᱟᱞᱮ ᱫᱚ ᱱᱚᱣᱟ ᱠᱟᱹᱢᱤ ᱨᱮᱫᱚ ᱵᱟᱞᱮ ᱥᱩᱨᱩᱜᱼᱟ ᱥᱮ ᱟᱯᱮᱭᱟᱜ ᱠᱚᱢᱮᱱᱴ ᱤᱧ ᱟᱥᱚᱜ ᱠᱟᱹᱱᱟᱹᱧ ᱟᱨ ᱟᱯᱮᱭᱟᱜ ᱠᱤᱪᱷᱩ ᱠᱟᱛᱷᱟ ᱦᱚᱸᱧ ᱟᱥᱚᱜ ᱠᱟᱱᱟ ᱡᱟᱦᱟᱸ ᱨᱮᱫᱚ ᱤᱧ ᱯᱮ ᱦᱮᱞᱯ ᱫᱟᱲᱮᱭᱟᱹᱧᱟ ᱡᱟᱦᱟᱸ ᱨᱮᱫᱚ ᱤᱧ ᱢᱚᱱᱳᱵᱷᱟᱵᱽ ᱱᱚᱝᱠᱟ ᱛᱮᱭᱟᱨ ᱠᱟᱱ ᱛᱤᱧᱟᱹ ᱡᱮ ᱩᱱᱠᱩ ᱫᱚ ᱛᱟᱦᱚᱞᱮᱧ ᱥᱟᱦᱟ ᱥᱟᱺᱜᱤᱧ ᱠᱚᱣᱟ ᱥᱮᱵᱚᱱ ᱚᱪᱚᱜ ᱥᱟᱺᱜᱤᱧ ᱠᱚᱣᱟ ᱥᱮ ᱪᱮᱫ ᱞᱮᱠᱟ ᱩᱱᱠᱩ ᱠᱷᱚᱱᱟᱜ ᱫᱚ ᱮᱠᱷᱚᱱ ᱵᱚᱱ ᱵᱤᱵᱟᱹᱫ ᱩᱛᱟᱹᱨᱚᱜᱼᱟ ᱦᱮᱸ ᱥᱮ ᱵᱟᱝ ᱡᱟᱦᱟᱸᱭ ᱠᱚ ᱥᱟᱹᱨᱤ ᱥᱟᱱᱛᱟᱲ ᱠᱟᱱᱟ ᱵᱚᱱ ᱩᱱᱠᱩ ᱵᱟᱫ ᱛᱮ ᱡᱟᱦᱟᱸᱭ ᱠᱚ ᱤᱥᱟᱹᱭ ᱠᱟᱱᱟ ᱠᱚ ᱥᱮ ᱢᱩᱥᱚᱞᱢᱟᱱ ᱠᱟᱱᱟ ᱠᱚ ᱦᱮᱸ ᱥᱮ ᱵᱟᱝ ᱩᱱᱠᱩ ᱥᱟᱞᱟᱜ ᱫᱚ ᱪᱤᱠᱟᱹ ᱛᱮᱵᱚᱱ ᱩᱱᱠᱩ ᱫᱚᱵᱚᱱ ᱥᱟᱦᱟ ᱥᱟᱺᱜᱤᱧ ᱠᱚᱣᱟ ᱥᱮ ᱪᱮᱫ ᱞᱮᱠᱟ ᱠᱚᱣᱟ ᱵᱚᱱ ᱛᱚ ᱥᱮᱵᱚᱱ ᱟᱯᱱᱟᱨ ᱨᱩᱣᱟᱹᱲ ᱠᱚᱣᱟ ᱮᱵᱚᱝ ᱟᱯᱱᱟᱨ ᱠᱟᱛᱮ ᱵᱚᱱ ᱟᱯᱱᱟᱨᱟᱜ ᱠᱟᱛᱷᱟ ᱵᱚᱱ ᱢᱮᱛᱟ ᱠᱚᱣᱟ ᱢᱟ ᱛᱚᱵᱮ ᱠᱚᱢᱮᱱᱴ ᱨᱮ ᱤᱧ ᱟᱥᱤᱧ ᱛᱟᱦᱮᱱ ᱠᱟᱱᱟ ᱟᱨ ᱳᱭᱮᱴ ᱨᱮ ᱢᱤᱱᱟᱹᱧᱟ ᱡᱮ ᱪᱮᱫ ᱠᱚᱯᱮ ᱞᱟᱹᱭᱫᱟ ᱟᱨ ᱤᱧ ᱡᱟᱛᱮ ᱢᱤᱫᱴᱟᱝ ᱥᱚᱛ ᱵᱩᱫᱽᱫᱷᱤ ᱟᱯᱮ ᱴᱷᱮᱱ ᱠᱷᱚᱱᱤᱧ ᱧᱟᱢ ᱫᱟᱲᱮᱭᱟᱜ